ᱛᱮᱦᱮᱧ ᱢᱟ ᱨᱚᱲ ᱦᱚᱸ ᱵᱟᱭ ᱨᱚᱲᱮᱫᱼᱟ ᱪᱮᱫ ᱦᱚᱸ ᱵᱟᱝᱟ ᱮᱱᱟᱝ ᱟᱡ ᱫᱚ ᱯᱟᱞᱮ ᱢᱟᱲᱟᱝ ᱠᱷᱚᱱᱮ ᱪᱷᱩᱴᱟᱹᱣ ᱟᱠᱟᱱ ᱛᱮ ᱞᱟᱸᱫᱟ ᱧᱚᱜ ᱠᱮᱫᱼᱟᱭ ᱞᱟᱸᱫᱟ ᱫᱚ ᱱᱚᱜᱼᱚᱭ ᱱᱟᱦᱟᱜ ᱛᱟᱵᱚ ᱴᱷᱤᱠ ᱜᱮᱭᱟ ᱛᱟᱵᱚ ᱟᱫᱚ ᱱᱤᱛᱚᱜ ᱫᱚ ᱪᱷᱩᱴᱟᱹᱣ ᱦᱩᱭᱩᱜᱼᱟ ᱰᱤᱭᱩᱴᱤ ᱨᱮᱜᱮ ᱟᱨ ᱱᱚᱜᱼᱚᱸᱰᱮ ᱱᱟᱦᱟᱜ ᱵᱟᱨᱭᱟ ᱛᱟᱵᱚᱱ ᱢᱮᱱᱟᱜᱼᱟ ᱱᱚᱸᱰᱮ

ᱴᱷᱤᱠ ᱜᱮᱭᱟ ᱛᱚᱵᱮ ᱤᱧ ᱫᱚ ᱱᱚᱜᱼᱚ ᱱᱚᱣᱟ ᱦᱟᱸᱜ ᱤᱧ ᱥᱤᱞᱟᱹᱭ ᱛᱟᱵᱚᱣᱟ ᱚᱱᱟ ᱥᱟᱨᱮᱡ ᱠᱟᱜᱼᱟ ᱤᱧ ᱵᱟᱠᱷᱨᱟ ᱫᱚ ᱪᱚᱞᱚ ᱴᱷᱤᱠ ᱜᱮᱭᱟ ᱥᱤᱞᱟᱹᱭ ᱵᱚ ᱮᱛᱚᱦᱚᱵ ᱩᱛᱟᱹᱨ ᱞᱟᱹᱜᱤᱫ ᱟᱫᱚ ᱱᱤᱛᱚᱝ ᱫᱚ ᱛᱚᱵᱮ ᱱᱤᱛᱚᱜ ᱫᱚ ᱱᱟᱦᱟᱜ ᱛᱟᱵᱚ ᱥᱤᱞᱟᱹᱭ ᱠᱚᱫᱚᱞᱤᱧ ᱵᱷᱟᱜᱟᱣᱮᱱᱟ

ᱮᱠ ᱫᱩᱭ ᱛᱤᱱ ᱱᱚᱣᱟ ᱢᱮᱥᱟ ᱪᱟᱨᱴᱤ ᱟᱨ ᱟᱡ ᱫᱚ ᱥᱤᱞᱟᱹᱭ ᱟᱠᱟᱫ ᱛᱟᱦᱮᱱᱟ ᱚᱱᱟ ᱥᱟᱥᱟᱝ ᱦᱟᱱᱟ ᱫᱷᱟᱨᱮ ᱨᱮ ᱢᱮᱱᱟᱜ ᱫᱚ ᱚᱱᱟ ᱥᱟᱥᱟᱝ ᱟᱨ ᱚᱱᱟ ᱢᱮᱥᱤᱱ ᱯᱚᱴᱚᱢ ᱟᱠᱟᱱᱟ ᱡᱟᱦᱟᱸ ᱚᱱᱟ ᱚᱱᱟ ᱠᱤᱱ ᱜᱮ ᱟᱡ ᱫᱚ ᱥᱤᱞᱟᱹᱭ ᱟᱠᱟᱫᱼᱟ ᱟᱨ ᱛᱮᱦᱮᱧ ᱢᱟ ᱥᱟᱨᱟᱫᱤᱱ ᱜᱷᱟᱹᱲᱤ ᱜᱷᱟᱹᱲᱤ ᱡᱟᱹᱯᱩᱫ ᱦᱤᱡᱩᱜ ᱠᱟᱱᱟ ᱫᱟᱜᱮᱜᱼᱟᱭ ᱞᱚᱜᱷᱩ ᱪᱟᱯ ᱞᱮᱠᱟ ᱟᱫᱚ ᱱᱟᱦᱟᱜ ᱚᱱᱟᱛᱮ ᱟᱹᱞᱤᱧ ᱦᱚᱸ ᱩᱱᱟᱹᱜ ᱵᱟᱹᱞᱤᱧ ᱥᱤᱞᱟᱹᱭ ᱫᱟᱲᱮᱭᱟᱜ ᱱᱟᱜ ᱟᱨ ᱱᱚᱰᱮ ᱵᱟᱹᱞᱤᱧ ᱫᱮᱠᱷᱟᱣ ᱫᱟᱲᱮᱭᱟᱜ ᱯᱮ ᱛᱟᱵᱚᱣᱟ ᱱᱚᱰᱮ ᱧᱩᱛᱩᱜ ᱠᱟᱱᱟ ᱨᱤᱢᱤᱞ ᱡᱟᱦᱟᱸ ᱞᱮᱠᱟ ᱦᱤᱡᱩᱜ ᱠᱟᱱᱟ ᱥᱮ ᱚᱱᱠᱟ ᱜᱮ ᱱᱚᱰᱮ ᱧᱩᱛᱩᱜ ᱠᱟᱱᱟ ᱟᱨ ᱞᱟᱭᱤᱴ ᱠᱚᱢᱟ ᱚᱱᱠᱟ ᱵᱮᱵᱚᱥᱛᱷᱟ ᱵᱟᱹᱱᱩᱜ ᱟᱱ ᱛᱟᱹᱞᱤᱧᱟ ᱟᱫᱚ ᱛᱟᱵᱚᱱ ᱱᱚᱜᱼᱚ ᱱᱚᱝᱠᱟ ᱚᱱᱠᱟ ᱛᱮᱦᱮᱧ ᱫᱚ ᱥᱤᱞᱟᱹᱭ ᱠᱚᱫᱚ ᱚᱱᱟᱛᱮ ᱵᱟᱹᱞᱤᱧ ᱫᱮᱠᱷᱟᱣᱟᱫ ᱯᱮ ᱛᱟᱵᱚᱣᱟ ᱠᱷᱟᱹᱞᱤ ᱱᱤᱝᱠᱟᱹ ᱜᱮ ᱛᱟᱦᱮᱸ ᱦᱟᱸᱜ ᱛᱮᱦᱮᱧ ᱫᱚ ᱱᱤᱝᱠᱟᱹ ᱦᱩᱰᱤᱧ ᱥᱟᱺᱦᱤᱡ ᱵᱷᱤᱰᱤᱭᱳ ᱜᱮ ᱛᱟᱦᱮᱸ ᱠᱟᱱᱟ ᱠᱷᱟᱹᱞᱤ ᱵᱷᱤᱰᱤᱭᱳ ᱛᱟᱵᱚᱱ ᱢᱤᱫᱴᱟᱝ ᱞᱟᱭᱤᱠ ᱧᱚᱜᱟᱜ ᱛᱟᱵᱚᱱ ᱯᱮ ᱟᱨ ᱡᱟᱹᱥᱛᱤ ᱵᱟᱹᱧ ᱞᱟᱹᱭᱟ ᱛᱮᱦᱮᱧᱟᱜ ᱵᱷᱤᱰᱤᱭᱳ ᱛᱟᱵᱚᱱ ᱱᱤᱝᱠᱟᱹᱱ ᱜᱮᱭᱟ ᱠᱷᱟᱹᱞᱤ ᱞᱟᱭᱤᱠ ᱫᱚ ᱢᱤᱢᱤᱫᱴᱟᱝ ᱞᱟᱭᱤᱠ ᱛᱟᱨᱟᱜ ᱛᱟᱵᱚᱱ ᱯᱮ ᱛᱚᱵᱮ ᱴᱷᱤᱠ ᱜᱮᱭᱟ ᱪᱚᱞᱚ ᱛᱮᱦᱮᱧ ᱫᱚ ᱱᱚᱰᱮ ᱜᱮᱵᱚᱱ ᱢᱩᱪᱟᱹᱫ ᱠᱟᱜᱼᱟ ᱢᱩᱪᱟᱹᱫ ᱨᱮ ᱤᱧ ᱯᱟᱦᱴᱟ ᱠᱷᱚᱱ ᱡᱚᱦᱟᱨ ᱜᱮ